ᱡᱚᱦᱟᱨ ᱜᱮ ᱜᱟᱛᱮ ᱠᱚ ᱟᱹᱞᱤᱧ ᱜᱮ ᱥᱟᱠᱩᱞᱟ ᱥᱚᱨᱮᱱ ᱟᱯᱮ ᱯᱮᱢ ᱧᱮᱞᱮᱜᱼᱟ ᱥᱟᱱᱛᱟᱞᱤ ᱡᱤᱠᱮ ᱭᱩᱴᱩᱵᱽ ᱪᱮᱱᱮᱞ ᱜᱟᱛᱮ ᱠᱚ ᱟᱯᱮ ᱠᱚᱣᱟᱜ ᱠᱚᱢᱮᱱᱴ ᱞᱮᱠᱟᱛᱮ ᱛᱮᱦᱮᱧᱟᱜ ᱵᱷᱤᱰᱤᱭᱳ ᱫᱚ ᱟᱥᱮᱠᱟ ᱵᱤᱥᱚᱭ ᱛᱮ ᱞᱤᱧ ᱵᱮᱱᱟᱣ ᱟᱠᱟᱫᱼᱟ ᱫᱮᱞᱟ ᱛᱚᱵᱮ ᱵᱚ ᱮᱦᱚᱵ ᱞᱮᱜᱮ ᱛᱮᱦᱮᱧᱟᱜ ᱵᱷᱤᱰᱤᱭᱳ ᱠᱩᱠᱞᱤ ᱞᱟᱹᱱᱟᱹᱭ ᱛᱮᱦᱮᱧᱟᱜ ᱯᱩᱭᱞᱩ ᱠᱩᱠᱞᱤ ᱫᱚ ᱦᱩᱭᱩᱜ ᱠᱟᱱᱟ ᱟᱥᱮᱠᱟ ᱨᱮᱭᱟᱜ ᱯᱩᱨᱟᱹ ᱧᱩᱛᱩᱢ ᱫᱚ ᱪᱮᱫ ᱟᱥᱮᱠᱟ ᱫᱚ ᱱᱚᱣᱟ ᱫᱚ ᱤᱝᱞᱤᱥ ᱛᱮᱭᱟᱜ ᱠᱷᱟᱴᱚ ᱧᱩᱛᱩᱢ ᱠᱟᱱᱟ ᱟᱨ ᱱᱚᱣᱟ ᱨᱮᱭᱟᱜ ᱤᱝᱞᱤᱥ ᱛᱮ ᱯᱩᱨᱟᱹ ᱧᱩᱛᱩᱢ ᱫᱚ ᱦᱩᱭᱩᱜ ᱠᱟᱱᱟ ᱟᱹᱫᱤᱵᱟᱹᱥᱤ ᱥᱳᱥᱤᱭᱳ ᱮᱰᱩᱠᱮᱥᱚᱱᱟᱞ ᱮᱱᱰ ᱠᱟᱞᱪᱟᱨᱟᱞ ᱮᱥᱳᱥᱤᱭᱮᱥᱚᱱ ᱟᱵᱚ ᱥᱟᱱᱛᱟᱲ ᱛᱮᱫᱚ ᱟᱹᱫᱤᱵᱟᱹᱥᱤ ᱥᱟᱶᱛᱟ ᱥᱮᱪᱮᱫ ᱟᱨ ᱞᱟᱠᱪᱟᱨ ᱥᱮᱢᱞᱮᱫ ᱫᱚᱥᱟᱨ ᱠᱩᱠᱞᱤ ᱫᱚ ᱦᱩᱭᱩᱜ ᱠᱟᱱᱟ ᱳᱰᱤᱥᱟ ᱨᱮᱭᱟᱜ ᱢᱩᱬᱩᱛ ᱟᱥᱮᱠᱟ ᱫᱚ ᱚᱠᱟᱨᱮ ᱢᱮᱱᱟᱜᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱳᱰᱤᱥᱟ ᱨᱮᱭᱟᱜ ᱢᱩᱬᱩᱛ ᱟᱥᱮᱠᱟ ᱫᱚ ᱢᱚᱭᱩᱨᱵᱷᱚᱸᱡᱽ ᱦᱚᱱᱚᱛ ᱨᱮᱭᱟᱜ ᱨᱟᱭᱨᱚᱝᱯᱩᱨ ᱨᱮ ᱢᱮᱱᱟᱜᱼᱟ ᱛᱮᱥᱟᱨ ᱠᱩᱠᱞᱤ ᱫᱚ ᱦᱩᱭᱩᱜ ᱠᱟᱱᱟ ᱳᱰᱤᱥᱟ ᱨᱮᱭᱟᱜ ᱟᱥᱮᱠᱟ ᱫᱚ ᱛᱤᱥ ᱥᱛᱷᱟᱯᱚᱱ ᱟᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱤᱝᱨᱮᱡᱤ ᱪᱟᱸᱫᱚ ᱯᱩᱭᱞᱩ ᱡᱩᱱ ᱜᱮ ᱟᱨᱮ ᱥᱟᱭ ᱛᱩᱜᱮ ᱯᱩᱱ ᱥᱟᱞ ᱨᱮ ᱯᱩᱱ ᱱᱚᱢᱵᱚᱨ ᱠᱩᱠᱞᱤ ᱫᱚ ᱦᱩᱭᱩᱜ ᱠᱟᱱᱟ ᱡᱷᱟᱲᱠᱷᱚᱸᱰ ᱨᱮᱭᱟᱜ ᱟᱥᱮᱠᱟ ᱫᱚ ᱛᱤᱥ ᱥᱛᱷᱟᱯᱚᱱ ᱟᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱡᱷᱟᱲᱠᱷᱚᱸᱰ ᱨᱮᱭᱟᱜ ᱟᱥᱮᱠᱟ ᱫᱚ ᱤᱝᱨᱮᱡᱤ ᱢᱟᱹᱦᱤᱛ ᱵᱟᱨ ᱜᱮᱞ ᱡᱟᱱᱩᱣᱟᱨᱤ ᱜᱮ ᱟᱨᱮ ᱥᱟᱭ ᱛᱩᱜᱮ ᱛᱩᱨ ᱥᱟᱞ ᱨᱮ ᱛᱷᱟᱯᱚᱱ ᱟᱠᱟᱱᱟ ᱢᱚᱬᱮ ᱱᱟᱢᱵᱟᱨ ᱠᱩᱠᱞᱤ ᱫᱚ ᱦᱩᱭᱩᱜ ᱠᱟᱱᱟ ᱯᱚᱪᱷᱤᱢ ᱵᱟᱝᱞᱟ ᱨᱮᱭᱟᱜ ᱟᱥᱮᱠᱟ ᱫᱚ ᱛᱤᱥ ᱛᱷᱟᱯᱚᱱ ᱟᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱯᱚᱪᱷᱤᱢ ᱵᱟᱝᱞᱟ ᱨᱮᱭᱟᱜ ᱟᱥᱮᱠᱟ ᱫᱚ ᱤᱝᱨᱮᱡᱤ ᱢᱟᱹᱦᱤᱛ ᱜᱮ ᱵᱟᱨ ᱡᱩᱱ ᱜᱮ ᱟᱨᱮ ᱥᱟᱭ ᱛᱩᱜᱮ ᱮᱭᱟᱭ ᱥᱟᱞ ᱨᱮ ᱥᱛᱷᱟᱯᱚᱱ ᱟᱠᱟᱱᱟ᱾ ᱛᱩᱨᱩᱭ ᱱᱟᱢᱵᱟᱨ ᱠᱩᱠᱞᱤ ᱫᱚ ᱦᱩᱭᱩᱜ ᱠᱟᱱᱟ ᱡᱷᱟᱨᱠᱷᱚᱸᱰ ᱨᱮᱭᱟᱜ ᱟᱥᱮᱠᱟ ᱫᱚ ᱚᱠᱟ ᱨᱮ ᱢᱮᱱᱟᱜᱼᱟ? ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱡᱷᱟᱨᱠᱷᱚᱸᱰ ᱨᱮᱭᱟᱜ ᱟᱥᱮᱠᱟ ᱫᱚ ᱥᱟᱢᱟᱝ ᱥᱤᱝᱵᱷᱩᱢ ᱦᱚᱱᱚᱛ ᱨᱮᱭᱟᱜ ᱪᱟᱹᱠᱩᱲᱤᱭᱟᱹ ᱨᱮ ᱢᱮᱱᱟᱜᱼᱟ ᱮᱭᱟᱭ ᱱᱚᱢᱵᱚᱨ ᱠᱩᱠᱞᱤ ᱫᱚ ᱦᱩᱭᱩᱜ ᱠᱟᱱᱟ ᱯᱚᱪᱷᱤᱢ ᱵᱟᱝᱞᱟ ᱨᱮᱭᱟᱜ ᱟᱥᱮᱠᱟ ᱫᱚ ᱚᱠᱟᱨᱮ ᱢᱮᱱᱟᱜᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱯᱚᱪᱷᱤᱢ ᱵᱟᱝᱞᱟ ᱵᱟᱝᱞᱟ ᱨᱮᱭᱟᱜ ᱟᱥᱮᱠᱟ ᱫᱚ ᱠᱚᱞᱠᱟᱛᱟ ᱨᱮᱭᱟᱜ ᱠᱩᱰᱞᱮᱱ ᱨᱮ ᱢᱮᱱᱟᱜᱼᱟ ᱤᱨᱟᱹᱞ ᱱᱚᱢᱵᱚᱨ ᱠᱩᱠᱞᱤ ᱫᱚ ᱦᱩᱭᱩᱜ ᱠᱟᱱᱟ ᱟᱥᱟᱢ ᱯᱚᱱᱚᱛ ᱨᱮᱭᱟᱜ ᱟᱥᱮᱠᱟ ᱫᱚ ᱛᱤᱥ ᱛᱷᱟᱯᱚᱱ ᱟᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱤᱝᱨᱮᱡᱤ ᱢᱟᱹᱦᱤᱛ ᱮᱭᱟᱭ ᱥᱮᱯᱴᱮᱢᱵᱚᱨ ᱜᱮ ᱟᱨᱮ ᱥᱟᱭ ᱤᱜᱮ ᱢᱤᱫ ᱥᱟᱞ ᱨᱮ ᱟᱨᱮ ᱱᱚᱢᱵᱚᱨ ᱵᱟᱝᱢᱟ ᱛᱮᱦᱮᱧᱟᱜ ᱢᱩᱪᱟᱹᱫ ᱠᱩᱠᱞᱤ ᱫᱚ ᱦᱩᱭᱩᱜ ᱠᱟᱱᱟ ᱟᱥᱟᱢ ᱯᱚᱱᱚᱛ ᱨᱮᱭᱟᱜ ᱟᱥᱮᱠᱟ ᱫᱚ ᱚᱠᱟᱨᱮ ᱢᱮᱱᱟᱜᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱟᱥᱟᱢ ᱯᱚᱱᱚᱛ ᱨᱮᱭᱟᱜ ᱟᱥᱮᱠᱟ ᱫᱚ ᱥᱤᱵᱽᱱᱚᱜᱚᱨ ᱨᱮᱭᱟᱜ ᱨᱚᱲ ᱯᱚᱛᱷᱚᱨ ᱨᱮ ᱢᱮᱱᱟᱜᱼᱟ ᱵᱷᱤᱰᱤᱭᱳ ᱵᱚᱱ ᱠᱩᱥᱤᱭᱟᱫ ᱠᱷᱟᱱ ᱞᱟᱭᱤᱠ ᱢᱟᱵᱚᱱ ᱟᱨ ᱱᱚᱝᱠᱟ ᱜᱮ ᱱᱟᱣᱟ ᱱᱟᱣᱟ ᱵᱷᱤᱰᱤᱭᱳ ᱧᱮᱞ ᱥᱟᱱᱟᱭᱮᱫ ᱵᱚᱱ ᱠᱷᱟᱱ ᱪᱮᱱᱮᱞ ᱵᱚᱱ ᱥᱟᱵᱥᱠᱨᱟᱭᱤᱵᱽ ᱢᱟ ᱟᱨ ᱚᱠᱟ ᱞᱮᱠᱟᱱ ᱵᱷᱤᱰᱤᱭᱳ ᱠᱚᱵᱚᱱ ᱵᱮᱱᱟᱣᱟ ᱚᱱᱟ ᱠᱚᱵᱚᱱ ᱠᱚᱢᱮᱱᱴ ᱵᱚᱠᱥ ᱨᱮ ᱥᱮᱱ ᱠᱟᱛᱮᱫ ᱵᱚᱱ ᱠᱚᱢᱮᱱᱴ ᱢᱟ ᱢᱟ ᱛᱚᱵᱮ ᱛᱮᱦᱮᱧ ᱫᱚ ᱱᱚᱰᱮ ᱜᱮ ᱡᱚᱦᱟᱨ